ᱠᱚᱱᱵᱷᱟᱨᱴᱮᱰ ᱠᱷᱨᱤᱥᱴᱟᱱᱟᱜ ᱡᱟ ᱚᱵᱚᱥᱛᱟ ᱛᱟᱠᱚ ᱱᱚᱜᱼᱚ ᱱᱚᱝᱠᱟ ᱡᱩᱫᱤ ᱠᱚ ᱮᱱᱮᱡ ᱵᱟᱲᱟᱭᱟ ᱟᱹᱰᱤ ᱞᱟᱡᱟᱣ ᱜᱮ ᱵᱩᱡᱷᱟᱹᱜ ᱠᱟᱱᱟ ᱱᱩᱠᱩ ᱫᱚᱠᱚ ᱞᱟᱹᱭᱮᱫ ᱫᱚ ᱟᱹᱰᱤ ᱱᱟᱯᱟᱭ ᱥᱚᱢᱟᱡᱽ ᱨᱮᱞᱮ ᱦᱮᱡ ᱟᱠᱟᱱᱟ ᱱᱚᱣᱟ ᱛᱟᱠᱚ ᱥᱚᱢᱟᱡᱽ ᱱᱚᱰᱮ ᱱᱟᱯᱟᱭ ᱫᱚᱝ ᱞᱟᱜᱽᱲᱮ ᱠᱚ ᱮᱱᱮᱡᱮᱫ ᱛᱟᱦᱮᱸᱫ ᱟᱨ ᱚᱸᱰᱮ ᱪᱟᱞᱟᱣ ᱠᱟᱛᱮ ᱱᱚᱜᱼᱚ ᱱᱚᱝᱠᱟ ᱦᱟᱹᱲᱩ ᱞᱮᱠᱟ ᱠᱚ ᱫᱚᱱ ᱵᱟᱲᱟᱭᱮᱫᱟ ᱟᱯᱮ ᱜᱮ ᱧᱮᱞ ᱛᱟᱵᱚᱱ ᱯᱮ ᱵᱟᱨᱭᱟ ᱮᱱᱮᱡ ᱤᱧ ᱮᱢ ᱠᱮᱫᱟ ᱚᱠᱟ ᱮᱱᱮᱡ ᱵᱷᱟᱜᱮ ᱧᱮᱞᱚᱜ ᱠᱟᱱᱟ

ᱱᱤᱭᱟᱹ ᱵᱷᱤᱰᱤᱭᱳ ᱨᱮᱜᱮ ᱢᱤᱫᱴᱮᱱ ᱵᱤᱴᱤ ᱜᱤᱫᱽᱨᱟᱹ ᱡᱤᱱᱥ ᱦᱚᱨᱚᱜ ᱠᱟᱛᱮ ᱮᱱᱮᱡᱚᱜ ᱠᱟᱱᱟ ᱪᱮ ᱡᱤᱱᱥ ᱦᱚᱨᱚᱜ ᱠᱟᱛᱮ ᱮᱱᱮᱡ ᱫᱚ ᱦᱚᱲ ᱦᱚᱯᱚᱱᱟᱜ ᱥᱚᱝᱥᱠᱨᱤᱛᱤ ᱠᱟᱱᱟ ᱡᱤᱱᱥ ᱦᱚᱨᱚᱜ ᱠᱟᱛᱮ ᱮᱱᱮᱡ ᱫᱚ ᱪᱮ ᱟᱢ ᱜᱚᱲᱚᱢ ᱵᱩᱲᱦᱤ ᱪᱮᱫ ᱠᱟᱜ ᱠᱚᱣᱟ ᱱᱚᱜᱼᱚ ᱱᱚᱝᱠᱟ ᱡᱩᱫᱤ ᱠᱚ ᱮᱱᱮᱡ ᱵᱟᱲᱟᱭᱟ ᱟᱹᱰᱤ ᱞᱟᱡᱟᱣ ᱜᱮ ᱵᱩᱡᱷᱟᱹᱜ ᱠᱟᱱᱟ ᱠᱨᱤᱥᱪᱟᱱ ᱟᱜ ᱵᱷᱤᱰᱤᱭᱳ ᱢᱮᱱ ᱠᱟᱛᱮ ᱨᱮᱱᱰᱟᱢ ᱵᱷᱤᱰᱤᱭᱳ ᱩᱫᱩᱜ ᱮᱫ ᱠᱟᱱᱟ ᱟᱨᱮ ᱢᱮᱱᱫᱟ ᱱᱩᱠᱩ ᱠᱚ ᱮᱱᱮᱡ ᱠᱟᱱ ᱠᱷᱟᱡ ᱤᱧ ᱫᱚ ᱞᱟᱡᱟᱣᱤᱧ ᱵᱩᱡᱷᱟᱹᱣ ᱮᱫ ᱠᱟᱱᱟ ᱪᱮᱫᱟᱜ ᱞᱟᱡᱟᱣ ᱵᱩᱡᱷᱟᱹᱣ ᱮᱫ ᱠᱟᱱᱟ ᱠᱨᱤᱥᱪᱟᱱ ᱢᱟ ᱟᱢᱨᱮᱱ ᱢᱟᱠᱚ ᱵᱟᱝ ᱠᱟᱱ ᱫᱚ ᱞᱟᱡᱟᱣ ᱪᱮᱫᱟᱜ ᱮᱢ ᱟᱹᱭᱠᱟᱹᱣ ᱮᱫ ᱠᱟᱱᱟ ᱞᱟᱡᱟᱣ ᱫᱚ ᱟᱢ ᱫᱚ ᱱᱤᱭᱟᱹᱨᱮ ᱟᱹᱭᱠᱟᱹᱣ ᱡᱟᱹᱨᱩᱲ ᱠᱟᱱ ᱛᱟᱢᱟ ᱦᱚᱯᱚᱱ ᱮᱨᱟᱢ ᱫᱚ ᱪᱮᱫ ᱯᱟᱹᱧᱪᱤ ᱵᱟᱸᱫᱮ ᱠᱟᱛᱮ ᱞᱟᱜᱽᱬᱮ ᱮᱱᱮᱡᱚᱜ ᱠᱟᱱᱟ ᱦᱚᱲ ᱦᱚᱯᱚᱱᱟᱜ ᱥᱚᱝᱥᱠᱨᱤᱛᱤ ᱵᱟᱧᱪᱟᱣ ᱫᱚ ᱱᱚᱝᱠᱟ ᱜᱮᱢ ᱪᱮᱫ ᱠᱟᱣᱫᱮᱭᱟ ᱫᱩᱱᱤᱭᱟᱹ ᱨᱮᱱ ᱦᱚᱲ ᱫᱚ ᱵᱟᱫᱽ ᱨᱮ ᱜᱮᱭᱟᱱ ᱮᱢᱟᱣᱟᱠᱚ ᱢᱮ ᱯᱟᱦᱞᱮ ᱟᱢᱟᱜ ᱚᱲᱟᱜ ᱥᱟᱢᱲᱟᱣ ᱢᱮ